ᱥᱟᱱᱟᱢ ᱠᱚᱜᱮ ᱥᱟᱹᱜᱩᱱ ᱫᱟᱨᱟᱢ ᱱᱚᱣᱟ ᱤᱧᱟᱹᱜ ᱭᱩᱴᱩᱵᱽ ᱪᱮᱱᱮᱞ ᱛᱮ ᱛᱚ ᱟᱹᱰᱤ ᱫᱤᱱ ᱦᱩᱭᱱᱟ ᱵᱷᱤᱰᱤᱭᱳ ᱠᱚ ᱵᱟᱹᱧ ᱯᱳᱥᱴ ᱵᱟᱲᱟᱭᱮᱫ ᱛᱟᱵᱚᱱᱟ ᱟᱨ ᱤᱧᱟᱹᱜ ᱮᱠᱡᱟᱢ ᱦᱚᱸ ᱪᱟᱹᱞᱩ ᱟᱠᱟᱱᱟ ᱚᱱᱟ ᱥᱟᱶᱛᱮ ᱵᱷᱟᱸᱰᱟᱱ ᱞᱟᱹᱜᱤᱫ ᱦᱩᱲᱩ ᱠᱚᱦᱚᱸ ᱵᱚᱱ ᱥᱚᱝ ᱠᱮᱜᱼᱟ ᱛᱚ ᱚᱱᱟ ᱠᱷᱟᱹᱛᱤᱨ ᱧᱮᱞ ᱫᱟᱲᱮᱭᱟᱜ ᱠᱟᱱᱟ ᱯᱮ ᱥᱤᱸᱫᱩᱨ ᱠᱚ ᱵᱟᱹᱧ ᱦᱚᱨᱚᱜ ᱟᱠᱟᱫᱼᱟ ᱛᱚ ᱥᱩᱨ ᱫᱤᱱ ᱨᱮᱜᱮ ᱱᱟᱦᱟᱜ ᱵᱚᱱ ᱵᱷᱟᱸᱰᱟᱱᱚᱜ ᱞᱟᱹᱜᱤᱫ ᱟᱨ ᱚᱱᱟ ᱪᱤᱠᱟᱹᱛᱮ ᱱᱟᱦᱟᱜ ᱵᱷᱤᱰᱤᱭᱳ ᱠᱚᱦᱚᱸ ᱵᱟᱹᱧ ᱯᱳᱥᱴ ᱫᱟᱲᱮᱭᱟᱜ ᱠᱟᱱ ᱛᱟᱵᱚᱱᱟ ᱦᱟᱱᱟ ᱱᱚᱣᱟ ᱠᱟᱹᱢᱤ ᱨᱮ ᱠᱟᱹᱡ ᱵᱤᱡᱤᱧ ᱛᱟᱦᱮᱱ ᱠᱟᱱ ᱛᱟᱵᱚᱱᱟ ᱛᱚ ᱚᱱᱟ ᱵᱷᱤᱛᱤᱨ ᱨᱤᱧ ᱵᱷᱟᱹᱵᱤ ᱠᱮᱜᱼᱟ ᱪᱚᱞᱚ ᱛᱮᱦᱮᱧ ᱠᱟᱹᱴᱤᱡ ᱪᱩᱞᱩᱝ ᱯᱷᱨᱤ ᱢᱤᱱᱟᱹᱧ ᱠᱷᱟᱱ ᱫᱚ ᱛᱮᱦᱮᱧ ᱢᱤᱫᱴᱟᱝ ᱵᱷᱤᱰᱤᱭᱳᱧ ᱯᱳᱥᱴ ᱞᱮᱜᱮ ᱛᱚ ᱟᱹᱰᱤ ᱜᱟᱱ ᱠᱷᱮᱛᱨᱚ ᱨᱮ ᱱᱚᱝᱠᱟᱜᱼᱟ ᱥᱮ ᱢᱤᱫᱴᱟᱝ ᱡᱚᱵ ᱨᱮᱱᱟᱜ ᱦᱚᱸ ᱢᱤᱫᱴᱟᱝ ᱮᱡᱽ ᱠᱨᱟᱭᱴᱮᱨᱤᱭᱟ ᱛᱟᱦᱮᱱ ᱛᱟᱵᱚᱱᱟ ᱟᱨ ᱟᱹᱰᱤ ᱜᱟᱱ ᱦᱚᱲ ᱱᱚᱝᱠᱟᱜ ᱟᱠᱚ ᱢᱟᱱᱮ ᱞᱟᱥᱴ ᱮᱴᱮᱢ ᱮᱢ ᱟᱠᱚ ᱟᱨ ᱟᱥᱟ ᱠᱚ ᱫᱚᱦᱚ ᱠᱟᱜᱼᱟ ᱠᱚ ᱢᱟᱱᱮ ᱡᱷᱚᱛᱚ ᱠᱳᱥᱤᱥ ᱯᱚᱨᱮ ᱱᱤᱭᱟᱹ ᱨᱮᱫᱚ ᱦᱟᱸᱜ ᱯᱟᱞᱮᱱᱤᱧ ᱥᱟᱠᱥᱮᱥᱚᱜ ᱜᱮᱭᱟ ᱠᱤᱱᱛᱩ ᱟᱹᱰᱤ ᱜᱟᱱ ᱠᱷᱮᱛᱨᱚ ᱨᱮ ᱱᱚᱝᱠᱟ ᱦᱩᱭᱩᱜᱼᱟ ᱠᱤ ᱟᱢ ᱯᱩᱨᱟᱹᱢ ᱪᱮᱥᱴᱟ ᱠᱟᱜ ᱨᱮᱦᱚᱸ ᱚᱱᱟ ᱡᱤᱱᱤᱥ ᱵᱟᱢ ᱧᱟᱢ ᱫᱟᱲᱮᱭᱟᱜᱼᱟ ᱚᱱᱟ ᱪᱟᱹᱠᱨᱤ ᱵᱟᱭ ᱦᱩᱭᱩᱜ ᱛᱟᱢᱟ ᱛᱚ ᱚᱱᱠᱟ ᱠᱷᱮᱛᱨᱚ ᱨᱮ ᱟᱹᱰᱤ ᱜᱟᱱ ᱦᱚᱲ ᱫᱚ ᱟᱹᱰᱤ ᱡᱳᱨ ᱠᱚ ᱰᱤᱯᱨᱮᱥᱚᱱᱚᱜᱼᱟ ᱪᱮᱫᱟᱜ ᱥᱮ ᱢᱟᱱᱮ ᱚᱲᱟᱜ ᱦᱚᱲ ᱠᱚᱣᱟᱜ ᱦᱚᱸ ᱟᱸᱥ ᱛᱟᱦᱮᱱᱟ ᱠᱤ ᱵᱟᱹᱵᱩ ᱥᱮ ᱵᱤᱴᱤ ᱪᱟᱹᱠᱨᱤ ᱞᱮᱠᱷᱟᱱ ᱟᱵᱚᱣᱟᱜ ᱫᱩᱠ ᱥᱟᱦᱟᱜᱼᱟ ᱛᱟᱨᱯᱚᱨᱮ ᱚᱞᱚᱜ ᱯᱟᱲᱦᱟᱣ ᱨᱮᱦᱚᱸ ᱟᱭᱳ ᱵᱟᱵᱟ ᱚᱱᱟ ᱦᱤᱥᱟᱹᱵ ᱛᱮ ᱚᱱᱟ ᱟᱸᱥ ᱛᱮᱜᱮ ᱩᱱᱟᱹᱜ ᱠᱚ ᱠᱷᱚᱨᱚᱪ ᱠᱟᱜᱼᱟ ᱠᱚ ᱟᱨ ᱚᱱᱟ ᱥᱟᱶᱛᱮ ᱡᱷᱚᱛᱚ ᱦᱚᱲᱟᱜ ᱜᱮ ᱟᱸᱥ ᱛᱟᱦᱮᱱ ᱛᱟᱵᱚᱱᱟ ᱡᱮ ᱢᱤᱫᱴᱟᱝ ᱵᱮᱥ ᱢᱟᱱᱮ ᱪᱟᱹᱠᱨᱤ ᱞᱮᱠᱷᱟᱱᱤᱧ ᱢᱤᱫᱴᱟᱝ ᱞᱟᱭᱤᱯᱷ ᱡᱩᱫᱤ ᱥᱤᱠᱟᱨ ᱮᱱ ᱛᱤᱧᱟ ᱤᱱᱟᱹ ᱠᱷᱟᱱ ᱫᱚ ᱤᱧᱟᱹᱜ ᱯᱷᱮᱢᱮᱞᱤ ᱨᱮᱱᱟᱜ ᱡᱟᱦᱟᱸ ᱱᱟᱦᱟᱜ ᱯᱚᱡᱤᱥᱚᱱ ᱚᱱᱟ ᱦᱚᱸ ᱠᱟᱹᱡ ᱤᱧ ᱪᱮᱧᱡᱽ ᱧᱚᱜᱟ ᱟᱨ ᱟᱞᱮ ᱦᱚᱸ ᱮᱴᱟᱜ ᱦᱚᱲ ᱠᱚ ᱞᱮᱠᱟ ᱠᱟᱹᱡ ᱞᱮ ᱰᱮᱵᱷᱞᱚᱯ ᱧᱚᱜᱟ ᱜᱨᱳᱛᱷ ᱧᱚᱜᱽ ᱟᱞᱮ ᱛᱚ ᱟᱵᱚᱣᱟᱜ ᱢᱟᱭᱤᱱᱰ ᱨᱮ ᱱᱚᱣᱟ ᱥᱮᱴ ᱴᱷᱤᱠ ᱠᱟᱱᱟ ᱥᱮ ᱪᱟᱹᱠᱨᱤ ᱪᱷᱟᱲᱟ ᱟᱨ ᱮᱴᱟᱜ ᱡᱤᱱᱤᱥ ᱛᱮᱫᱚ ᱜᱨᱳᱛᱷ ᱥᱚᱢᱵᱷᱚᱵ ᱵᱟᱝᱟ ᱟᱨ ᱚᱱᱟ ᱦᱩᱭᱩᱜ ᱠᱟᱱᱟ ᱠᱟᱛᱷᱟ ᱛᱚ ᱚᱱᱟ ᱦᱤᱥᱟᱹᱵ ᱛᱮ ᱟᱹᱰᱤᱜᱟᱱ ᱢᱟᱱᱮ ᱡᱟᱦᱟᱸᱭ ᱱᱟᱦᱟᱜ ᱟᱵᱚᱨᱮᱱ ᱟᱥᱮ ᱯᱟᱥᱮ ᱨᱮᱠᱚ ᱛᱟᱦᱮᱱᱟᱠᱚ ᱟᱵᱚᱨᱮᱱ ᱨᱤᱞᱮᱴᱤᱵᱷ ᱦᱩᱭ ᱦᱚᱪᱚᱱᱤᱡ ᱠᱚ ᱟᱵᱚᱨᱮᱱ ᱟᱭᱳ ᱵᱟᱵᱟ ᱟᱯᱱᱟᱨ ᱨᱮᱱ ᱦᱚᱲ ᱠᱚᱠᱚ ᱦᱩᱭ ᱦᱚᱪᱚᱱᱤᱡ ᱡᱷᱚᱛᱚ ᱦᱚᱲ ᱜᱮ ᱟᱸᱥ ᱠᱚ ᱫᱚᱦᱚ ᱠᱟᱜᱼᱟ ᱠᱚ ᱛᱚ ᱚᱱᱟ ᱦᱤᱥᱟᱹᱵ ᱛᱮ ᱯᱨᱮᱥᱚᱨ ᱦᱚᱸ ᱟᱹᱰᱤ ᱡᱳᱨ ᱵᱚᱱ ᱯᱷᱤᱞᱟ ᱟᱨ ᱞᱟᱥᱴ ᱮᱱᱰ ᱴᱟᱭᱤᱢ ᱡᱩᱫᱤ ᱵᱟᱭ ᱦᱩᱭ ᱞᱮᱱ ᱠᱷᱟᱱ ᱢᱟ ᱢᱚᱱᱮ ᱢᱟ ᱟᱹᱰᱤ ᱡᱳᱨ ᱠᱚᱥᱴᱚᱜᱼᱟ ᱟᱹᱰᱤ ᱡᱳᱨ ᱨᱟᱹᱯᱩᱫᱚᱜᱼᱟ ᱟᱨ ᱟᱫᱷᱟᱱ ᱜᱤᱫᱽᱨᱟᱹ ᱱᱚᱝᱠᱟ ᱠᱚ ᱩᱭᱦᱟᱹᱨ ᱩᱛᱟᱹᱨᱟ ᱠᱤ ᱤᱧ ᱪᱮᱫ ᱦᱚᱸ ᱵᱟᱹᱧ ᱪᱤᱠᱟᱹ ᱫᱟᱲᱮᱭᱟᱜᱼᱟ ᱟᱨ ᱡᱤᱵᱚᱱ ᱨᱮ ᱤᱧᱟᱹᱜ ᱞᱟᱭᱤᱯᱷ ᱵᱚᱨᱵᱟᱫᱽ ᱩᱛᱟᱹᱨ ᱮᱱᱟ ᱱᱩᱱᱟᱹᱜ ᱫᱤᱱ ᱪᱮᱥᱴᱟ ᱠᱟᱛᱮ ᱦᱚᱸ ᱵᱟᱹᱧ ᱧᱟᱢ ᱞᱮᱜᱼᱟ ᱛᱚ ᱚᱱᱟ ᱠᱷᱮᱛᱨᱚ ᱨᱮ ᱦᱩᱭᱩᱜ ᱠᱟᱱᱟ ᱢᱟᱱᱮ ᱡᱤᱵᱚᱱ ᱨᱮ ᱟᱨ ᱪᱮᱫ ᱤᱧ ᱪᱤᱠᱟᱹᱭᱟ ᱪᱮᱫ ᱦᱚᱸ ᱵᱟᱹᱧ ᱪᱤᱠᱟᱹ ᱫᱟᱲᱮᱭᱟᱜᱼᱟ ᱛᱚ ᱩᱭᱦᱟᱹᱨ ᱫᱚᱦᱚ ᱠᱟᱜ ᱯᱮ ᱚᱱᱟ ᱫᱚ ᱢᱟᱱᱮ ᱡᱤᱵᱚᱱ ᱪᱟᱵᱟ ᱩᱛᱟᱹᱨᱮᱱ ᱛᱤᱧᱟᱹ ᱡᱤᱵᱚᱱ ᱪᱟᱵᱟ ᱩᱛᱟᱹᱨᱮᱱᱟ ᱡᱤᱵᱚᱱ ᱫᱚ ᱵᱟᱭ ᱪᱟᱵᱟ ᱩᱛᱟᱹᱨ ᱟᱠᱟᱱᱟ ᱱᱚᱣᱟ ᱦᱩᱭᱩᱜᱼᱟ ᱠᱤ ᱢᱤᱫᱴᱟᱝ ᱞᱟᱭᱤᱯᱷ ᱨᱮᱱᱟᱜ ᱢᱤᱫᱴᱟᱝ ᱯᱩᱥᱴᱟᱹᱣ ᱵᱟᱝᱠᱷᱟᱱ ᱢᱤᱫᱴᱟᱝ ᱥᱚᱢᱚᱭ ᱡᱟᱦᱟᱸ ᱴᱟᱭᱤᱢ ᱞᱟᱭᱤᱱ ᱛᱟᱦᱮᱸ ᱠᱟᱱᱟ ᱠᱤ ᱱᱤᱱᱟᱹᱜ ᱵᱷᱤᱛᱤᱨ ᱨᱮ ᱟᱢ ᱱᱚᱣᱟ ᱡᱚᱵ ᱫᱚ ᱱᱚᱣᱟ ᱱᱤᱱᱟᱹᱜ ᱴᱟᱭᱤᱢ ᱵᱷᱤᱛᱤᱨ ᱨᱮᱜᱮ ᱱᱤᱱᱟᱹᱜ ᱮᱡᱽ ᱨᱮᱱ ᱦᱚᱲ ᱜᱮᱠᱚ ᱤᱭᱟᱹ ᱫᱟᱲᱮᱭᱟᱜᱼᱟ ᱚᱱᱟ ᱴᱟᱭᱤᱢ ᱞᱟᱭᱤᱱ ᱛᱟᱢ ᱠᱷᱟᱛᱚᱢ ᱟᱠᱟᱱᱟ ᱵᱟᱠᱷᱟᱱ ᱢᱤᱫᱴᱟᱝ ᱟᱢᱟᱜ ᱞᱟᱭᱤᱯᱷ ᱨᱮᱱᱟᱜ ᱯᱩᱥᱴᱟ ᱛᱟᱢ ᱚᱞ ᱢᱩᱪᱟᱹᱫ ᱮᱱᱟ ᱟᱨ ᱚᱸᱰᱮ ᱚᱞ ᱞᱟᱹᱜᱤᱫ ᱡᱟᱭᱜᱟ ᱵᱟᱹᱪᱩᱜ ᱟᱱᱟ ᱚᱱᱟ ᱩᱞᱴᱟᱹᱣ ᱟᱛᱮ ᱱᱟᱣᱟ ᱯᱷᱚᱨᱫᱚ ᱨᱮ ᱱᱟᱣᱟ ᱞᱮᱠᱟ ᱟᱢᱟᱜ ᱠᱟᱹᱦᱱᱤ ᱚᱞ ᱦᱩᱭ ᱟᱢᱟ ᱛᱚ ᱟᱢ ᱡᱟᱦᱟᱸ ᱪᱟᱹᱠᱨᱤ ᱥᱟᱱᱟᱭᱮᱫ ᱢᱮ ᱛᱟᱦᱮᱱ ᱚᱱᱟ ᱵᱟᱫᱮ ᱦᱚᱸ ᱢᱟᱱᱮ ᱚᱱᱟ ᱪᱟᱹᱠᱨᱤ ᱵᱟᱝ ᱟᱛᱮ ᱦᱚᱸ ᱟᱢᱟᱜ ᱞᱟᱭᱤᱯᱷ ᱞᱟᱭᱤᱯᱷ ᱫᱚ ᱠᱷᱟᱸᱰᱟᱜ ᱜᱮᱭᱟ ᱦᱳᱭᱛᱚ ᱦᱩᱭ ᱫᱟᱲᱮᱭᱟᱜᱼᱟ ᱟᱢ ᱡᱟᱦᱟᱸ ᱠᱩᱠᱢᱩᱢ ᱧᱮᱞ ᱞᱮᱜᱼᱟ ᱡᱟᱦᱟᱸ ᱯᱚᱡᱤᱥᱚᱱ ᱨᱮ ᱟᱢ ᱛᱟᱦᱮᱸ ᱥᱟᱱᱟᱭᱮᱫ ᱢᱮ ᱛᱟᱦᱮᱱ ᱚᱱᱟ ᱵᱟᱝ ᱦᱩᱭ ᱫᱟᱲᱮᱭᱟᱜᱼᱟ ᱠᱤᱱᱛᱩ ᱢᱟᱱᱮ ᱢᱤᱫ ᱡᱮᱠᱷᱟ ᱯᱷᱮᱞᱭᱚᱨᱚᱜ ᱟᱢ ᱯᱷᱮᱞᱭᱚᱨ ᱯᱚᱨᱮ ᱨᱟᱠᱟᱵᱚᱜ ᱟᱢ ᱛᱚᱵᱮᱭᱮᱱᱟ ᱞᱟᱭᱤᱯᱷ ᱨᱮᱱᱟᱜ ᱢᱤᱱᱤᱝ ᱦᱚᱢ ᱵᱩᱡᱷᱟᱹᱣ ᱫᱟᱲᱮᱭᱟᱜᱼᱟ ᱟᱨ ᱢᱟᱱᱮ ᱯᱷᱮᱞᱭᱚᱨ ᱯᱷᱮᱞᱭᱚᱨ ᱛᱮ ᱚᱱᱟ ᱵᱟᱝ ᱨᱮᱦᱚᱸ ᱟᱨ ᱡᱟᱦᱟᱱᱟᱜ ᱮᱢ ᱴᱨᱟᱭ ᱞᱮᱠᱷᱟᱱ ᱟᱨ ᱚᱱᱟᱨᱮᱢ ᱥᱟᱠᱥᱮᱥ ᱞᱮᱱᱠᱷᱟᱱ ᱞᱟᱭᱤᱯᱷ ᱨᱮ ᱢᱤᱫ ᱡᱮᱠᱷᱟ ᱡᱚᱠᱷᱚᱱ ᱢᱟᱱᱮ ᱯᱷᱤᱨ ᱥᱮ ᱞᱟᱭᱤᱯᱷ ᱨᱮᱱᱟᱜ ᱫᱚ ᱪᱮᱫ ᱦᱚᱸ ᱤᱭᱟᱹ ᱫᱚ ᱵᱟᱹᱪᱩᱜ ᱟᱱᱟ ᱠᱤ ᱢᱤᱫ ᱡᱚᱠᱷᱟᱡ ᱥᱟᱠᱥᱮᱥ ᱮᱱᱟᱢ ᱢᱟᱱᱮ ᱚᱱᱠᱟ ᱜᱮ ᱥᱟᱠᱥᱮᱥ ᱤᱭᱟᱹ ᱚᱱᱟ ᱯᱚᱡᱤᱥᱚᱱ ᱨᱮᱜᱮ ᱫᱚᱦᱚ ᱠᱟᱢᱟᱭ ᱡᱷᱚᱛᱚ ᱦᱚᱲ ᱢᱤᱫ ᱡᱚᱠᱷᱟᱡ ᱵᱮᱥ ᱠᱚ ᱵᱷᱟᱹᱵᱤᱭᱮᱫ ᱢᱮᱭᱟ ᱢᱟᱱᱮ ᱡᱤᱵᱚᱱ ᱥᱟᱨᱟ ᱵᱮᱥ ᱠᱚ ᱵᱷᱟᱹᱵᱤ ᱢᱮᱭᱟ ᱚᱱᱠᱟ ᱦᱚᱸ ᱵᱟᱝᱟ ᱛᱚ ᱵᱮᱥ ᱦᱚᱸ ᱦᱩᱭ ᱫᱟᱲᱮᱭᱟᱜᱼᱟ ᱟᱢ ᱥᱟᱞᱟᱜ ᱵᱟᱹᱲᱤᱡ ᱦᱚᱸ ᱦᱩᱭ ᱫᱟᱲᱮᱭᱟᱜᱼᱟ ᱥᱟᱠᱥᱮᱥ ᱠᱟᱛᱮ ᱦᱚᱸ ᱯᱷᱮᱞᱭᱩᱭᱟᱨ ᱫᱟᱲᱮᱭᱟᱜ ᱟᱢ ᱛᱚ ᱡᱩᱫᱤ ᱟᱢ ᱥᱟᱠᱥᱮᱥ ᱠᱟᱛᱮ ᱦᱚᱸ ᱯᱷᱮᱞᱭᱩᱭᱟᱨᱚᱜ ᱨᱮᱦᱚᱸ ᱥᱮ ᱩᱱᱟᱹᱜ ᱤᱯᱷᱮᱠᱴ ᱵᱟᱭ ᱯᱟᱲᱟᱣ ᱟᱢᱟ ᱪᱮᱫᱟᱜ ᱥᱮ ᱟᱢ ᱚᱱᱟ ᱠᱚ ᱡᱤᱱᱤᱥ ᱢᱟᱢ ᱧᱮᱞ ᱟᱛᱮ ᱜᱮ ᱚᱱᱟ ᱥᱟᱠᱥᱮᱥ ᱦᱚᱨ ᱛᱮᱢ ᱪᱟᱞᱟᱣ ᱠᱟᱱᱟ ᱥᱟᱠᱥᱮᱥ ᱨᱮᱢ ᱥᱮᱴᱮᱨ ᱟᱠᱟᱱᱟ ᱛᱚ ᱡᱩᱫᱤ ᱦᱚᱸ ᱟᱢ ᱟᱨ ᱫᱩᱥᱨᱟᱹ ᱦᱚᱸ ᱧᱩᱨᱩᱜ ᱟᱢ ᱥᱮ ᱩᱱᱟᱹᱜ ᱪᱮᱛᱟᱱ ᱨᱟᱠᱟᱵ ᱠᱟᱛᱮ ᱚᱱᱟ ᱡᱤᱨᱳ ᱨᱮᱜᱮᱢ ᱥᱮᱴᱮᱨᱚᱜ ᱨᱮᱦᱚᱸ ᱟᱨ ᱫᱩᱥᱨᱟᱹ ᱥᱴᱟᱨᱴᱤᱝ ᱨᱮᱱᱟᱜ ᱢᱚᱱᱮ ᱨᱮ ᱛᱟᱠᱚᱛ ᱛᱟᱦᱮᱱ ᱛᱟᱢᱟ ᱪᱮᱫᱟᱜ ᱥᱮ ᱡᱟᱦᱟᱸᱭ ᱟᱹᱰᱤ ᱠᱚᱥᱴᱚ ᱟᱛᱮ ᱢᱟᱲᱟᱝ ᱛᱮ ᱞᱟᱦᱟ ᱠᱚᱜ ᱟᱭ ᱟᱹᱰᱤ ᱢᱟᱱᱮ ᱱᱟᱪᱟᱨ ᱱᱤᱫᱷᱟᱹᱱ ᱠᱷᱚᱱᱟᱜ ᱢᱟᱲᱟᱝ ᱥᱮᱱ ᱪᱟᱞᱟᱜ ᱨᱮᱱᱟᱜ ᱮ ᱪᱮᱥᱴᱟ ᱠᱟᱜ ᱟᱭ ᱩᱱᱤ ᱫᱚ ᱡᱟᱦᱟᱸ ᱛᱤᱱᱟᱹᱜ ᱮ ᱛᱟᱭᱚᱢᱚᱜ ᱨᱮᱦᱚᱸ ᱛᱚᱯᱚᱫᱚᱜ ᱨᱮᱦᱚᱸᱭ ᱛᱩᱸᱵᱩᱫᱚᱜ ᱨᱮᱦᱚᱸᱭ ᱟᱨᱦᱚᱸ ᱵᱮᱨᱮᱫ ᱠᱟᱛᱮ ᱛᱟᱲᱟᱢ ᱨᱮᱱᱟᱜ ᱥᱟᱦᱚᱥ ᱦᱚᱸᱭ ᱫᱚᱦᱚ ᱠᱟᱜᱼᱟ ᱟᱨ ᱵᱟᱝᱠᱷᱟᱱ ᱱᱚᱝᱠᱟ ᱮᱠᱡᱟᱢᱯᱩᱞ ᱛᱚᱨ ᱛᱤᱧ ᱢᱮᱛᱟ ᱦᱟᱯᱮ ᱠᱷᱟᱱ ᱢᱤᱫᱴᱟᱝ ᱯᱷᱤᱞᱤᱢ ᱧᱮᱞ ᱡᱩᱫᱤ ᱯᱮ ᱪᱟᱞᱟᱣ ᱟᱠᱟᱱᱟ ᱟᱨ ᱚᱱᱟ ᱯᱷᱤᱞᱤᱢ ᱨᱤᱱᱤᱡ ᱦᱤᱨᱳ ᱜᱤᱫᱽᱨᱟᱹ ᱠᱷᱚᱱᱟᱜ ᱜᱮ ᱡᱷᱚᱛᱚ ᱥᱩᱠ ᱥᱩᱵᱤᱫᱷᱟᱭ ᱧᱟᱢ ᱟᱠᱟᱫ ᱟᱭ ᱪᱮᱫ ᱞᱟᱹᱜᱤᱫ ᱦᱚᱸ ᱟᱡ ᱤᱭᱟᱹ ᱜᱮ ᱢᱟᱱᱮ ᱠᱚᱥᱴᱚ ᱜᱮ ᱵᱟᱝ ᱦᱩᱭ ᱟᱠᱟᱫᱮᱭᱟ ᱥᱴᱨᱚᱜᱚᱞ ᱜᱮ ᱵᱟᱝ ᱦᱩᱭ ᱟᱠᱟᱫᱮᱭᱟ ᱵᱟᱥ ᱮᱭᱥᱮ ᱜᱮ ᱟᱢ ᱡᱤᱱᱫᱮᱜᱤ ᱞᱮᱠᱟ ᱧᱟᱢ ᱮᱫᱟᱭ ᱡᱷᱚᱛᱚᱱᱟᱜ ᱮ ᱪᱟᱞᱟᱜ ᱠᱟᱱᱟᱭ ᱚᱱᱟ ᱯᱷᱤᱞᱤᱢ ᱧᱮᱞ ᱨᱮᱱᱟᱜ ᱢᱚᱡᱟ ᱯᱮ ᱵᱩᱡᱷᱟᱹᱣ ᱛᱮ ᱵᱟᱝ ᱵᱩᱡᱷᱟᱹᱜᱼᱟ ᱥᱮ ᱟᱨ ᱡᱩᱫᱤ ᱢᱤᱫᱴᱟᱝ ᱯᱷᱤᱞᱤᱢ ᱨᱤᱱᱤᱡ ᱦᱤᱨᱳ ᱟᱹᱰᱤ ᱥᱴᱨᱚᱜᱚᱞ ᱟᱛᱮ ᱢᱟᱱᱮ ᱟᱹᱰᱤ ᱠᱤᱪᱷᱤ ᱟᱯ ᱮᱱᱰ ᱰᱟᱣᱩᱱ ᱟᱡᱟᱜ ᱞᱟᱭᱤᱯᱷ ᱨᱮ ᱦᱮᱡ ᱟᱛᱮ ᱦᱚᱸ ᱢᱟᱱᱮ ᱟᱹᱰᱤ ᱜᱟᱱ ᱡᱤᱱᱤᱥ ᱥᱟᱞᱟᱜ ᱯᱷᱟᱭᱤᱴ ᱟᱛᱮ ᱢᱤᱫᱴᱟᱝ ᱠᱟᱹᱦᱱᱤ ᱵᱮᱱᱟᱜ ᱛᱟᱭᱟ ᱟᱡᱟᱜ ᱢᱤᱫᱴᱟᱝ ᱢᱚᱡᱟ ᱦᱚᱸ ᱵᱩᱡᱷᱟᱹᱜᱼᱟ ᱢᱟᱱᱮ ᱜᱨᱳᱛᱷ ᱟᱭ ᱟᱨᱦᱚᱸ ᱰᱟᱣᱩᱱ ᱟᱭ ᱤᱭᱟᱹᱜ ᱟᱭ ᱟᱹᱰᱤ ᱜᱟᱱ ᱥᱤᱪᱩᱭᱮᱥᱚᱱ ᱦᱮᱡ ᱟᱭᱟ ᱚᱱᱠᱟ ᱜᱮ ᱟᱯᱮ ᱦᱚᱸ ᱟᱯᱮᱭᱟᱜ ᱞᱟᱭᱤᱯᱷ ᱨᱮᱱ ᱦᱤᱨᱳ ᱱᱤᱡᱮ ᱜᱮ ᱵᱮᱱᱟᱜ ᱯᱮ ᱡᱟᱦᱟᱱᱟᱜ ᱟᱯ ᱮᱱᱰ ᱰᱟᱣᱩᱱ ᱦᱤᱡᱩᱜ ᱠᱟᱱᱟ ᱡᱟᱦᱟᱱᱟᱜ ᱢᱟᱱᱮ ᱟᱯᱮ ᱥᱟᱞᱟᱜ ᱠᱷᱟᱨᱟᱯ ᱦᱩᱭᱩᱜ ᱠᱟᱱᱟ ᱵᱮᱥ ᱦᱩᱭᱩᱜ ᱠᱟᱱᱟ ᱚᱱᱟ ᱠᱚᱫᱚ ᱟᱯᱮᱭᱟᱜ ᱞᱟᱭᱤᱯᱷ ᱨᱮᱱᱟᱜ ᱢᱤᱫᱴᱟᱝ ᱠᱟᱹᱦᱱᱤ ᱠᱟᱱᱟ ᱛᱚ ᱯᱷᱮᱞᱭᱩᱭᱟᱨ ᱮᱱᱟᱹᱧ ᱢᱮᱱᱛᱮ ᱡᱮ ᱪᱟᱵᱟᱭᱮᱱ ᱛᱤᱧᱟᱹ ᱚᱱᱠᱟ ᱫᱚ ᱵᱟᱝᱟ ᱵᱚᱨᱚᱝ ᱩᱭᱦᱟᱹᱨ ᱯᱮ ᱠᱤ ᱤᱧ ᱪᱮᱥᱴᱟ ᱞᱮᱫ ᱜᱮ ᱛᱟᱦᱮᱱᱤᱧ ᱢᱟᱱᱮ ᱡᱟᱦᱟᱸ ᱛᱤᱱᱟᱹᱜ ᱪᱮᱥᱴᱟ ᱮᱢ ᱠᱟᱛᱷᱟ ᱤᱧᱤᱧ ᱪᱮᱥᱴᱟ ᱞᱮᱫ ᱜᱮ ᱛᱟᱦᱮᱱ ᱚᱱᱟ ᱢᱟ ᱵᱷᱟᱜᱽᱜᱚ ᱜᱮ ᱥᱟᱛᱷ ᱵᱟᱭ ᱮᱢᱟ ᱫᱤᱧᱟᱭ ᱚᱱᱟ ᱪᱤᱠᱟᱹ ᱵᱟᱝ ᱦᱩᱭ ᱞᱮᱱᱟ ᱠᱤᱱᱛᱩ ᱤᱧ ᱵᱷᱤᱛᱤᱨ ᱨᱮ ᱤᱱᱟᱹᱜ ᱜᱩᱱ ᱢᱮᱱᱟᱜᱼᱟ ᱠᱤ ᱦᱮᱸ ᱤᱧ ᱟᱨ ᱱᱤᱭᱟᱹ ᱵᱟᱫᱮ ᱦᱚᱸ ᱡᱟᱦᱟᱱᱟᱜ ᱠᱟᱹᱢᱤᱭᱟᱹᱧ ᱚᱱᱟᱨᱤᱧ ᱥᱟᱠᱥᱮᱥ ᱫᱟᱲᱮᱭᱟᱜᱼᱟ ᱢᱟᱱᱮ ᱟᱢ ᱡᱟᱦᱟᱸ ᱛᱤᱱᱟᱹᱜ ᱡᱮ ᱠᱚᱢᱯᱤᱴᱤᱴᱤᱵᱽ ᱮᱠᱡᱟᱢ ᱞᱟᱹᱜᱤᱫ ᱮᱢ ᱯᱟᱲᱦᱟᱣ ᱟᱠᱟᱱᱟ ᱤᱱᱟᱹ ᱵᱷᱤᱛᱨᱤ ᱨᱮ ᱡᱟᱦᱟᱸ ᱛᱤᱱᱟᱹᱜ ᱜᱮ ᱱᱚᱣᱟ ᱫᱩᱱᱤᱭᱟᱹ ᱵᱟᱨᱮᱛᱮ ᱱᱚᱞᱮᱡᱽ ᱮᱢ ᱵᱟᱲᱟᱭ ᱟᱠᱟᱫᱼᱟ ᱡᱟᱦᱟᱸ ᱛᱤᱱᱟᱹᱜ ᱡᱮᱱᱟᱨᱮᱞ ᱱᱚᱞᱮᱡᱽ ᱦᱩᱭ ᱦᱚᱪᱚᱱᱤᱡ ᱡᱤᱠᱮ ᱦᱩᱭ ᱦᱚᱪᱚᱱᱤᱡ ᱡᱟᱦᱟᱱᱟᱜ ᱜᱮ ᱚᱱᱟ ᱠᱚ ᱢᱤᱫᱴᱟᱝ ᱦᱚᱲ ᱢᱟᱱᱮ ᱟᱢ ᱟᱫᱽᱢᱤ ᱱᱚᱝᱠᱟ ᱡᱟᱦᱟᱸᱭ ᱫᱟᱬᱟ ᱵᱟᱲᱟ ᱦᱚᱲ ᱩᱱᱤ ᱩᱱᱟᱹᱜ ᱱᱚᱞᱮᱡᱽ ᱵᱟᱹᱪᱩᱜ ᱛᱟᱭᱟ ᱚᱱᱟ ᱠᱚ ᱵᱟᱨᱮᱛᱮ ᱟᱢ ᱴᱷᱮᱱ ᱢᱮᱱᱟᱜᱼᱟ ᱛᱚ ᱱᱤᱛᱚᱜ ᱵᱟᱝ ᱨᱮᱦᱚᱸ ᱪᱮᱫ ᱵᱟᱝ ᱪᱮᱫ ᱠᱟᱹᱢᱤ ᱨᱮᱪᱚᱝ ᱱᱟᱦᱟᱜ ᱚᱱᱟᱢ ᱤᱭᱩᱴᱤᱞᱟᱭᱤᱡᱽ ᱫᱟᱲᱮᱭᱟᱜ ᱜᱮᱭᱟ ᱠᱤ ᱚᱱᱟ ᱵᱟᱨᱮᱛᱮ ᱟᱢᱟᱜ ᱱᱚᱞᱮᱡᱽ ᱢᱮᱱᱟᱜ ᱜᱮᱭᱟ ᱛᱚ ᱢᱟᱱᱮ ᱚᱞ ᱯᱟᱲᱦᱟᱣ ᱠᱟᱱᱟᱢ ᱢᱟᱱᱮ ᱪᱟᱥ ᱵᱟᱥ ᱠᱚᱨᱮᱱᱟᱜ ᱠᱟᱹᱢᱤ ᱠᱚᱢ ᱥᱟᱵ ᱨᱮᱦᱚᱸ ᱚᱱᱟ ᱠᱚᱨᱮ ᱦᱚᱸ ᱥᱟᱫᱷᱟᱨᱚᱱᱚ ᱦᱚᱲ ᱥᱟᱫᱷᱟᱨᱚᱱᱚ ᱪᱟᱹᱥᱤ ᱟᱡᱟᱜ ᱮᱠᱥᱯᱮᱨᱤᱭᱮᱱᱥ ᱤᱫᱤᱭᱟᱛᱮ ᱩᱱᱤ ᱫᱚᱭ ᱠᱚᱨᱟᱣᱟᱭ ᱠᱤᱱᱛᱩ ᱟᱢ ᱫᱚ ᱢᱟᱱᱮ ᱚᱞ ᱯᱟᱲᱦᱟᱣ ᱠᱟᱱᱟᱢ ᱡᱮᱦᱮᱛᱩ ᱟᱫᱷᱩᱱᱤᱠ ᱠᱳᱣᱥᱚᱞ ᱤᱭᱩᱡᱽ ᱦᱚᱸᱢ ᱫᱟᱲᱮᱭᱟᱜᱼᱟ ᱛᱚ ᱡᱟᱦᱟᱱᱟᱜ ᱜᱮ ᱡᱟᱦᱟᱱᱟᱜ ᱦᱩᱭ ᱦᱚᱪᱚᱱᱤᱡ ᱠᱤᱱᱛᱩ ᱞᱟᱭᱤᱯᱷ ᱨᱮ ᱟᱨ ᱫᱩᱥᱨᱟ ᱥᱴᱟᱱᱰ ᱦᱟᱛᱟᱣ ᱨᱮᱱᱟᱜ ᱜᱮ ᱢᱮᱱᱟᱜᱼᱟ ᱡᱮ ᱪᱟᱵᱟᱭᱮᱱᱟ ᱢᱟᱱᱮ ᱟᱫᱚ ᱫᱩᱲᱩᱵ ᱛᱷᱤᱨ ᱩᱛᱟᱹᱨᱚᱜ ᱟᱹᱧ ᱤᱭᱟᱹ ᱞᱮᱠᱟ ᱚᱱᱠᱟ ᱫᱚ ᱵᱟᱝᱟ ᱵᱚᱨᱚᱝ ᱠᱟᱹᱴᱤᱡ ᱠᱟᱹᱴᱤᱡ ᱱᱤᱱᱟᱹᱜ ᱢᱟᱱᱮ ᱮᱛᱚᱦᱚᱵ ᱫᱚ ᱱᱤᱱᱟᱹᱜ ᱦᱩᱰᱤᱧ ᱠᱷᱚᱱ ᱜᱮ ᱦᱩᱭᱩᱜᱼᱟ ᱟᱨ ᱡᱮᱦᱮᱛᱩᱢ ᱯᱷᱮᱞᱩᱭᱟᱨ ᱟᱠᱟᱱᱟ ᱡᱤᱨᱳ ᱠᱷᱚᱱ ᱜᱮ ᱥᱴᱟᱨᱴᱤᱝ ᱫᱚ ᱦᱩᱭ ᱟᱢᱟ ᱟᱢ ᱚᱠᱟ ᱯᱷᱤᱞᱰ ᱨᱮᱢ ᱟᱬᱜᱚᱱᱟ ᱚᱱᱟ ᱟᱢ ᱢᱟᱲᱟᱝ ᱨᱮ ᱟᱨ ᱪᱮᱫ ᱚᱯᱚᱨᱪᱩᱱᱤᱴᱤ ᱢᱮᱱᱟᱜᱼᱟ ᱚᱱᱟ ᱢᱟ ᱧᱮᱞ ᱦᱩᱭ ᱟᱢᱟ ᱟᱢ ᱱᱤᱡᱮ ᱛᱮᱜᱮ ᱟᱨ ᱦᱚᱲ ᱫᱚᱠᱚ ᱞᱟᱸᱫᱟᱭ ᱜᱮᱭᱟ ᱡᱷᱚᱛᱚᱱ ᱠᱟᱛᱷᱟ ᱨᱮᱜᱮ ᱠᱚ ᱞᱟᱸᱫᱟᱭ ᱜᱮᱭᱟ ᱠᱚ ᱦᱚᱲᱟᱜ ᱢᱟᱱᱮ ᱧᱮᱞ ᱢᱮ ᱯᱟᱜᱽᱞᱟᱭᱤᱡ ᱞᱮᱠᱟ ᱩᱱᱟᱹᱜ ᱫᱤᱱᱮ ᱯᱟᱲᱦᱟᱜ ᱠᱟᱱ ᱛᱟᱦᱮᱱ ᱟᱨ ᱤᱭᱟᱹ ᱩᱠᱩᱨ ᱪᱮᱫ ᱮ ᱥᱟᱠᱥᱮᱥ ᱠᱟᱱᱟᱭ ᱟᱨ ᱵᱟᱝᱠᱷᱟᱱ ᱠᱚ ᱞᱟᱹᱭᱟ ᱩᱱᱟᱹᱜ ᱴᱟᱠᱟ ᱯᱚᱭᱥᱟ ᱠᱷᱚᱨᱚᱪ ᱮᱱᱟ ᱟᱨ ᱩᱠᱩᱨ ᱪᱮᱫ ᱮ ᱥᱟᱠᱥᱮᱥ ᱠᱟᱱᱟᱭ ᱛᱚ ᱦᱚᱲᱟᱜ ᱠᱟᱛᱷᱟ ᱨᱮᱫᱚ ᱪᱮᱫ ᱢᱮᱱᱟᱜᱼᱟ ᱢᱟᱱᱮ ᱚᱱᱮ ᱠᱤᱪᱷᱩ ᱫᱤᱱ ᱞᱟᱦᱟ ᱨᱮ ᱡᱚ ᱢᱤᱫᱴᱟᱝ ᱟᱭᱳ ᱦᱚᱲ ᱦᱚᱯᱚᱱ ᱠᱤᱢᱤᱱ ᱵᱟᱹᱠᱤᱱ ᱫᱚᱦᱚᱭᱮ ᱠᱟᱱ ᱛᱟᱦᱮᱱ ᱟᱡ ᱱᱤᱡᱮᱛᱮ ᱪᱚᱸᱫᱟ ᱵᱟᱥᱟᱝ ᱡᱚᱝ ᱠᱟᱱ ᱛᱟᱦᱮᱱᱮ ᱟᱨ ᱟᱵᱚ ᱥᱳᱥᱟᱞ ᱢᱤᱰᱤᱭᱟ ᱨᱮ ᱟᱹᱰᱤ ᱡᱳᱨ ᱵᱷᱟᱭᱨᱟᱞ ᱞᱮᱱᱟ ᱟᱨ ᱵᱤᱡᱚᱭ ᱫᱟᱫᱟ ᱛᱟᱹᱠᱤᱱ ᱪᱟᱞᱟᱣ ᱠᱟᱛᱮ ᱡᱳ ᱚᱲᱟᱜ ᱵᱮᱱᱟᱣ ᱠᱚᱨᱮᱱᱟᱜ ᱦᱮᱞᱯ ᱠᱤᱱ ᱤᱭᱟᱹ ᱠᱮᱫᱮᱭᱟ ᱛᱚ ᱩᱱᱤ ᱟᱭᱳ ᱦᱚᱲ ᱧᱮᱞᱮ ᱯᱮ ᱩᱱᱤᱭᱟᱜ ᱵᱚᱭᱚᱥ ᱛᱤᱱᱟᱹᱝ ᱩᱱᱤ ᱢᱟᱱᱮ ᱥᱟᱴᱷᱭᱟᱹ ᱥᱚᱛᱨᱤ ᱵᱚᱨᱥᱚ ᱨᱤᱱᱤᱡ ᱥᱚᱛᱨᱤ ᱟᱥᱤ ᱜᱟᱱ ᱱᱤᱦᱟᱹᱛᱤ ᱦᱩᱭ ᱠᱚᱜᱼᱟ ᱤᱱᱟᱹᱜ ᱵᱚᱨᱥᱚ ᱵᱚᱭᱚᱥ ᱨᱮᱦᱚᱸ ᱩᱱᱤ ᱦᱚᱲ ᱪᱮᱛᱟᱱ ᱨᱮ ᱰᱤᱯᱮᱱᱰᱮᱱᱴ ᱢᱮᱱᱟᱭᱟ ᱟᱡ ᱪᱮᱫᱟᱜ ᱥᱮ ᱟᱡᱟᱜ ᱢᱟᱱᱮ ᱥᱟᱦᱚᱥ ᱜᱮ ᱡᱷᱚᱛᱚ ᱠᱷᱚᱱᱟᱜ ᱢᱟᱨᱟᱝ ᱡᱤᱱᱤᱥ ᱠᱟᱱᱟ ᱩᱱᱤ ᱟᱡᱟᱜ ᱢᱚᱱᱮ ᱨᱮ ᱱᱤᱱᱟᱹᱜ ᱥᱟᱦᱚᱥᱮ ᱛᱚᱞ ᱞᱮᱜᱼᱟᱭ ᱠᱤ ᱤᱧ ᱨᱮᱱ ᱢᱟ ᱚᱠᱚᱭ ᱦᱚᱸ ᱵᱟᱹᱪᱩᱜ ᱠᱚᱣᱟ ᱤᱧ ᱛᱮᱜᱮ ᱡᱷᱚᱛᱚᱱᱟᱜ ᱠᱚᱨᱟᱣ ᱦᱩᱭᱤᱧᱟ ᱛᱚ ᱟᱡᱟᱜ ᱦᱚᱲᱢᱚ ᱨᱮ ᱩᱱᱟᱹᱜ ᱥᱚᱢᱚᱭ ᱡᱤᱨᱟᱹᱜ ᱨᱮᱱᱟᱜ ᱚᱠᱛᱚ ᱠᱟᱱ ᱛᱟᱭ ᱨᱮᱦᱚᱸ ᱩᱱᱟᱹᱜ ᱥᱚᱢᱚᱭ ᱟᱡ ᱦᱚᱯᱚᱱ ᱠᱤᱢᱤᱱᱟᱜ ᱛᱤ ᱛᱮ ᱡᱚᱢ ᱨᱮᱱᱟᱜ ᱚᱠᱛᱚ ᱠᱟᱱ ᱛᱟᱭ ᱨᱮᱦᱚᱸ ᱟᱡ ᱱᱤᱡᱮᱨ ᱞᱟᱹᱜᱤᱫ ᱱᱤᱡᱮ ᱛᱮᱭ ᱠᱷᱟᱴᱟᱜ ᱠᱟᱱ ᱛᱟᱦᱮᱱᱮ ᱡᱚᱢᱮᱫ ᱛᱟᱦᱮᱱᱮ ᱱᱤᱡᱮ ᱪᱚᱸᱫᱟ ᱵᱟᱥᱟᱝ ᱡᱚᱝ ᱠᱟᱱ ᱛᱟᱦᱮᱱᱮ ᱢᱟᱱᱮ ᱚᱱᱟ ᱥᱟᱦᱚᱥ ᱫᱚ ᱟᱡ ᱚᱠᱟ ᱠᱷᱚᱱᱟᱜ ᱦᱮᱡ ᱟᱫᱮᱭᱟ ᱡᱤᱠᱤ ᱡᱮᱨᱮ ᱫᱚ ᱚᱠᱛᱚ ᱨᱮ ᱟᱡ ᱱᱤᱡᱮ ᱛᱮ ᱪᱚᱸᱫᱟ ᱵᱟᱥᱟᱝ ᱠᱟᱛᱮ ᱟᱡ ᱮ ᱵᱟᱰᱟᱭᱟ ᱡᱮ ᱤᱧ ᱥᱟᱞᱟᱜ ᱫᱚ ᱟᱨ ᱚᱠᱚᱭ ᱦᱚᱸ ᱵᱟᱹᱪᱩᱜ ᱠᱚᱣᱟ ᱤᱧ ᱞᱟᱹᱜᱤᱫ ᱫᱚ ᱤᱧ ᱜᱮ ᱢᱤᱱᱟᱹᱧᱟ ᱡᱟᱦᱟᱸ ᱛᱤᱱ ᱨᱮ ᱟᱵᱚᱣᱟᱜ ᱢᱚᱱᱮ ᱵᱷᱤᱛᱤᱨ ᱨᱮ ᱚᱱᱟ ᱦᱤᱡᱩᱜᱼᱟ ᱥᱮ ᱠᱤ ᱤᱧ ᱞᱟᱹᱜᱤᱫ ᱫᱚ ᱤᱧ ᱜᱮ ᱢᱤᱱᱟᱹᱧᱟ ᱩᱱᱟᱹᱜ ᱥᱚᱢᱚᱭ ᱫᱚ ᱟᱨ ᱟᱢᱟᱜ ᱟᱥᱯᱟᱥ ᱨᱮ ᱚᱠᱚᱭ ᱟᱢᱮ ᱥᱟᱯᱚᱴᱮᱫ ᱢᱮᱭᱟ ᱵᱟᱭ ᱥᱟᱯᱚᱴᱮᱫ ᱢᱮᱭᱟ ᱚᱠᱚᱭ ᱥᱟᱛ ᱮᱢᱟᱢ ᱠᱟᱱᱟ ᱵᱟᱭ ᱥᱟᱛ ᱮᱢᱟᱢ ᱠᱟᱱᱟ ᱚᱱᱟ ᱠᱚᱨᱮᱱᱟᱜ ᱪᱮᱫ ᱦᱚᱸ ᱢᱟᱱᱮ ᱢᱟᱭᱱᱮ ᱵᱟᱝ ᱛᱟᱦᱮᱱᱟ ᱟᱢ ᱟᱢ ᱞᱟᱹᱜᱤᱫ ᱡᱩᱫᱤ ᱢᱤᱫ ᱡᱚᱠᱷᱟᱡ ᱛᱤᱸᱜᱩᱢ ᱮᱦᱚᱵ ᱠᱮᱜᱼᱟ ᱤᱱᱟᱹ ᱠᱷᱟᱱ ᱫᱚ ᱞᱟᱭᱤᱯᱷ ᱨᱮ ᱡᱟᱦᱟᱸ ᱛᱤᱱᱟᱹᱜ ᱢᱟᱨᱟᱝ ᱯᱷᱮᱞᱭᱩᱭᱟᱨ ᱦᱩᱭ ᱦᱚᱪᱚᱱᱤᱡ ᱟᱨ ᱫᱚᱥᱨᱟ ᱛᱤᱸᱜᱩ ᱠᱮᱴᱮᱡᱚᱜ ᱨᱮᱱᱟᱜ ᱫᱟᱲᱮᱢ ᱧᱟᱢ ᱜᱮᱭᱟ ᱥᱟᱦᱚᱥ ᱮᱢ ᱧᱟᱢ ᱜᱮᱭᱟ ᱛᱚ ᱡᱟᱦᱟᱸᱭ ᱠᱚᱦᱚᱸ ᱠᱚᱢᱯᱤᱴᱤᱴᱤᱵᱽ ᱮᱠᱡᱟᱢ ᱠᱚᱨᱮ ᱯᱮ ᱯᱷᱮᱞᱭᱩᱭᱟᱨᱚᱜ ᱠᱟᱱᱟ ᱪᱟᱹᱠᱨᱤ ᱠᱚᱨᱮᱱᱟᱜ ᱮᱡᱽ ᱠᱨᱟᱭᱴᱮᱨᱤᱭᱟ ᱠᱚ ᱯᱟᱨᱚᱢᱚᱜ ᱠᱟᱱ ᱛᱟᱯᱮᱭᱟ ᱚᱱᱟᱜᱮ ᱢᱩᱪᱟᱹᱫ ᱠᱟᱱᱟ ᱢᱮᱱᱛᱮ ᱫᱚ ᱟᱞᱚᱯᱮ ᱵᱷᱟᱹᱵᱤᱭᱟ ᱟᱨᱦᱚᱸ ᱢᱮᱱᱟᱜ ᱜᱮᱭᱟ ᱞᱟᱭᱤᱯᱷ ᱨᱮ ᱟᱹᱰᱤ ᱜᱟᱱ ᱠᱤᱪᱷᱩ ᱯᱮ ᱠᱚᱨᱟᱣ ᱫᱟᱲᱮᱭᱟᱜᱼᱟ ᱦᱩᱭ ᱟᱛᱚ ᱦᱩᱭ ᱫᱟᱲᱮᱭᱟᱜᱼᱟ ᱱᱩᱭ ᱡᱟᱦᱟᱸᱭ ᱢᱟᱱᱮ ᱫᱷᱟᱹᱨᱛᱤ ᱛᱮ ᱟᱹᱜᱩ ᱟᱠᱟᱫ ᱵᱚᱱᱟᱭ ᱪᱟᱸᱫᱚ ᱪᱚᱴ ᱪᱟᱸᱫᱚ ᱩᱱᱤ ᱪᱮᱫ ᱠᱷᱟᱹᱞᱤᱱᱟᱜ ᱜᱮ ᱟᱹᱜᱩ ᱟᱠᱟᱫ ᱵᱚᱱᱟᱭ ᱚᱦᱚᱸᱜ ᱩᱱᱤ ᱫᱚ ᱴᱳᱴᱟᱞᱤ ᱠᱷᱟᱹᱞᱤᱱᱟᱜ ᱫᱚ ᱵᱟᱭ ᱟᱹᱜᱩ ᱟᱠᱟᱫ ᱵᱚᱱᱟᱭ ᱟᱵᱚ ᱴᱷᱮᱱ ᱠᱷᱚᱱᱟᱜ ᱪᱮᱫ ᱞᱮᱠᱟᱛᱮ ᱟᱡᱟᱜ ᱪᱮᱫ ᱠᱟᱹᱢᱤ ᱦᱟᱥᱚᱞ ᱨᱮᱱᱟᱜ ᱢᱮᱱᱟᱜᱼᱟ ᱚᱱᱟ ᱫᱚ ᱡᱟᱦᱟᱸ ᱞᱮᱠᱟ ᱛᱮᱜᱮ ᱦᱟᱥᱚᱞ ᱟᱛᱮ ᱜᱮ ᱛᱟᱦᱮᱱᱟᱭ ᱩᱱᱤ ᱫᱚ ᱚᱱᱠᱟ ᱟᱹᱣᱦᱟᱹ ᱫᱚ ᱵᱟᱭ ᱡᱟᱱᱟᱢ ᱜᱤᱰᱤ ᱟᱠᱟᱫ ᱵᱚᱱᱟᱭ ᱚᱱᱠᱟ ᱠᱷᱟᱱ ᱢᱟ ᱡᱟᱦᱟᱱ ᱛᱟᱹᱱᱤᱡ ᱜᱮ ᱡᱟᱱᱟᱢ ᱠᱟᱵᱚᱱ ᱠᱮᱭᱟ ᱦᱩᱱᱟᱹᱝ ᱩᱱᱠᱩ ᱡᱟᱦᱟᱸ ᱛᱤᱡᱩ ᱠᱚ ᱨᱚ ᱠᱚ ᱩᱱᱠᱩ ᱠᱚᱦᱚᱸ ᱢᱤᱢᱤᱫᱴᱟᱝ ᱠᱟᱹᱢᱤ ᱞᱟᱹᱜᱤᱫ ᱜᱮ ᱡᱟᱱᱟᱢ ᱟᱠᱟᱫ ᱠᱚᱣᱟᱭ ᱥᱮ ᱵᱟᱝᱟ ᱡᱷᱚᱛᱚᱱ ᱡᱤᱱᱤᱥ ᱜᱮ ᱡᱟᱦᱟᱸ ᱛᱤᱱᱟᱹᱜ ᱮ ᱥᱨᱩᱥᱴᱤ ᱟᱠᱟᱫ ᱟᱭ ᱱᱚᱣᱟ ᱫᱷᱟᱹᱨᱛᱤ ᱨᱮ ᱡᱷᱚᱛᱚᱱᱟᱜ ᱡᱤᱱᱤᱥ ᱨᱮᱱᱟᱜ ᱜᱮ ᱟᱡᱟᱜ ᱟᱡ ᱴᱷᱮᱱ ᱫᱚ ᱢᱤᱫᱴᱟᱝ ᱢᱟᱭᱱᱮ ᱢᱮᱱᱟᱜᱼᱟ ᱟᱨ ᱚᱱᱟ ᱫᱚ ᱟᱵᱚ ᱚᱠᱟ ᱯᱚᱡᱤᱥᱚᱱ ᱨᱮ ᱤᱫᱤ ᱠᱟᱛᱮ ᱫᱚᱦᱚ ᱵᱚᱱᱟᱭ ᱚᱱᱟ ᱦᱚᱸ ᱟᱡ ᱢᱟᱲᱟᱝ ᱠᱷᱚᱱᱟᱜ ᱜᱮ ᱤᱭᱟᱹ ᱟᱠᱟᱫᱟᱭ ᱟᱵᱚ ᱫᱚ ᱡᱷᱚᱛᱚ ᱢᱤᱫ ᱢᱤᱫᱴᱟᱝ ᱮᱢᱯᱞᱚᱭᱤ ᱠᱟᱱᱟ ᱵᱚᱱ ᱵᱷᱟᱹᱵᱤ ᱯᱮ ᱟᱵᱚ ᱡᱷᱚᱛᱚ ᱢᱤᱫ ᱢᱤᱫᱴᱟᱝ ᱮᱢᱯᱞᱚᱭᱤ ᱠᱟᱱᱟ ᱵᱚᱱ ᱟᱨ ᱟᱵᱚᱣᱟᱜ ᱤᱭᱟᱹ ᱨᱮᱫᱚ ᱢᱟᱱᱮ ᱪᱟᱸᱫᱚ ᱵᱚᱸᱜᱟ ᱜᱮ ᱟᱵᱚᱭᱤᱡ ᱫᱚ ᱱᱟᱦᱟᱜ ᱵᱚᱥ ᱠᱟᱱ ᱛᱟᱵᱚᱱᱟᱭ ᱩᱱᱤ ᱟᱵᱚ ᱴᱷᱮᱱ ᱠᱷᱚᱱᱟᱜ ᱚᱠᱟ ᱠᱟᱹᱢᱤ ᱚᱠᱟ ᱞᱮᱠᱟᱛᱮ ᱦᱟᱥᱚᱞᱟᱭ ᱚᱱᱟ ᱫᱚ ᱟᱡ ᱵᱮᱥ ᱞᱮᱠᱟᱭ ᱵᱟᱲᱟᱭᱟ ᱟᱨ ᱯᱷᱟᱞᱛᱩ ᱫᱚ ᱚᱠᱚᱭ ᱦᱚᱸ ᱵᱟᱭ ᱫᱚᱦᱚ ᱟᱠᱟᱫ ᱵᱚᱱ ᱜᱮᱭᱟ ᱱᱤᱦᱟᱹᱛᱤ ᱡᱟᱦᱟᱱᱟᱜ ᱵᱟᱝ ᱡᱟᱦᱟᱱᱟᱜ ᱠᱟᱹᱢᱤ ᱞᱟᱹᱜᱤᱫ ᱜᱮ ᱢᱮᱱᱟᱜ ᱵᱚᱱ ᱜᱮᱭᱟ ᱛᱚ ᱚᱱᱟ ᱦᱤᱥᱟᱹᱵ ᱛᱮ ᱟᱵᱚ ᱚᱱᱠᱟ ᱢᱚᱱᱮ ᱵᱟᱝ ᱨᱟᱹᱯᱩᱫ ᱟᱛᱮ ᱢᱤᱢᱤᱫ ᱡᱚᱠᱷᱟ ᱫᱚ ᱪᱟᱸᱫᱚ ᱵᱚᱸᱜᱟ ᱪᱮᱛᱟᱱ ᱨᱮᱦᱚᱸ ᱵᱷᱚᱨᱥᱟ ᱫᱚᱦᱚ ᱟᱛᱮ ᱦᱳ ᱴᱷᱤᱠ ᱜᱮᱭᱟ ᱚᱱᱟᱨᱮ ᱦᱟᱨᱟ ᱠᱟᱹᱫᱤᱧᱟ ᱯᱟᱞᱮᱱ ᱤᱧ ᱞᱟᱹᱜᱤᱫ ᱟᱨᱦᱚᱸ ᱪᱮᱫ ᱪᱚᱝ ᱮ ᱚᱞ ᱟᱠᱟᱫ ᱜᱮᱭᱟ ᱤᱧ ᱟᱨ ᱚᱠᱟ ᱫᱟᱭᱤᱛᱛᱚ ᱪᱚᱝ ᱮ ᱤᱢᱟᱹᱧ ᱞᱟᱹᱜᱤᱫ ᱚᱱᱟ ᱦᱤᱥᱟᱹᱵᱽ ᱛᱮ ᱟᱨᱦᱚᱸ ᱪᱷᱩᱴᱟᱹᱣ ᱦᱩᱭ ᱟᱵᱚᱱᱟ ᱟᱨ ᱢᱟᱲᱟᱝ ᱛᱮ ᱞᱟᱦᱟ ᱦᱩᱭ ᱟᱵᱚᱱᱟ ᱞᱟᱭᱤᱯᱷ ᱫᱚ ᱱᱤᱛᱚᱜ ᱨᱮᱫᱚ ᱵᱟᱭ ᱢᱩᱪᱟᱹᱫᱚᱜᱼᱟ ᱱᱚᱣᱟ ᱫᱚ ᱢᱤᱫᱴᱟᱝ ᱪᱮᱯᱴᱚᱨ ᱜᱮ ᱢᱩᱪᱟᱹᱫ ᱮᱱ ᱛᱟᱵᱚᱱᱟ ᱡᱮ ᱯᱷᱮᱞᱩᱭᱟᱨ ᱮᱱᱟᱹᱧ ᱟᱨ ᱵᱟᱹᱧ ᱫᱟᱲᱮᱭᱟᱜ ᱠᱟᱱᱟ ᱤᱧ ᱨᱮᱱ ᱡᱚᱴᱟᱣ ᱠᱚᱠᱚ ᱪᱟᱹᱠᱨᱤ ᱠᱮᱜᱼᱟ ᱠᱚ ᱵᱟᱹᱠᱨᱤ ᱠᱮᱜᱼᱟ ᱠᱚ ᱚᱱᱟ ᱫᱚ ᱟᱠᱚ ᱦᱚᱲᱟᱜ ᱞᱟᱭᱤᱯᱷ ᱧᱮᱞ ᱟᱛᱮ ᱟᱢᱟᱜ ᱞᱟᱭᱤᱯᱷ ᱡᱩᱫᱤ ᱠᱚᱢᱮᱢ ᱟᱸᱠᱟᱣᱟ ᱤᱱᱟᱹ ᱠᱷᱟᱱ ᱢᱟ ᱢᱟᱱᱮ ᱪᱟᱵᱟᱭᱮᱱᱟ ᱥᱚᱢᱚᱭ ᱫᱚ ᱟᱢᱟᱜ ᱫᱚ ᱪᱟᱵᱟᱭᱮᱱᱟ ᱩᱱᱠᱩᱣᱟᱜ ᱧᱮᱞ ᱛᱮᱜᱮ ᱟᱢᱟᱜ ᱥᱩᱠ ᱦᱚᱸ ᱵᱟᱢ ᱧᱮᱞ ᱧᱟᱢ ᱫᱟᱲᱮᱭᱟᱜᱼᱟ ᱟᱢ ᱴᱷᱮᱱ ᱡᱟᱦᱟᱸ ᱥᱩᱠ ᱥᱩᱵᱤᱫᱷᱟ ᱢᱮᱱᱟᱜᱼᱟ ᱱᱤᱛᱚᱜ ᱚᱱᱟ ᱦᱚᱸ ᱥᱩᱠ ᱜᱮ ᱵᱟᱢ ᱵᱩᱡᱷᱟᱹᱣᱟ ᱢᱟᱱᱮ ᱩᱱᱠᱩᱣᱟᱜ ᱥᱩᱠ ᱛᱮᱜᱮ ᱟᱢᱮᱢ ᱡᱚᱞᱚᱱᱚᱜᱼᱟ ᱛᱚ ᱩᱱᱠᱩ ᱫᱚ ᱩᱱᱠᱩᱣᱟᱜ ᱚᱱᱟ ᱫᱚ ᱟᱠᱚᱣᱟᱜ ᱞᱟᱭᱤᱯᱷ ᱠᱟᱱᱟ ᱟᱨ ᱟᱢ ᱫᱚ ᱟᱢᱟᱜ ᱞᱟᱭᱤᱯᱷ ᱮᱢ ᱵᱟᱧᱪᱟᱜ ᱠᱟᱱᱟ ᱛᱚ ᱟᱢᱟᱜ ᱞᱟᱭᱤᱯᱷ ᱦᱤᱥᱟᱹᱵ ᱛᱮ ᱟᱢ ᱴᱷᱮᱱ ᱡᱟᱦᱟᱸ ᱥᱩᱠ ᱥᱩᱵᱤᱫᱷᱟ ᱢᱮᱱᱟᱜᱼᱟ ᱚᱱᱟ ᱜᱮ ᱟᱢ ᱫᱚ ᱤᱫᱤᱭᱟᱛᱮ ᱪᱟᱞᱟᱜ ᱢᱮ ᱟᱨ ᱡᱟᱦᱟᱸ ᱛᱤᱱ ᱨᱮ ᱦᱚᱲᱟᱜ ᱞᱟᱭᱤᱯᱷ ᱥᱟᱞᱟᱜ ᱟᱢᱟᱜ ᱞᱟᱭᱤᱯᱷ ᱠᱚᱢᱯᱮᱭᱟᱨ ᱮᱢ ᱵᱟᱹᱜᱤᱭᱟ ᱥᱮ ᱤᱱᱟᱹ ᱯᱚᱨᱮ ᱠᱷᱚᱱ ᱜᱮ ᱥᱩᱠ ᱨᱮᱫᱚᱢ ᱛᱟᱦᱮᱸ ᱫᱟᱲᱮᱭᱟᱜᱼᱟ ᱟᱨ ᱪᱮᱥᱴᱟ ᱦᱚᱸᱢ ᱫᱟᱲᱮᱭᱟᱜᱼᱟ ᱠᱤ ᱦᱚᱸ ᱤᱧᱟᱹᱜ ᱴᱷᱮᱱ ᱡᱟᱦᱟᱸ ᱢᱮᱱᱟᱜᱼᱟ ᱤᱧ ᱫᱚ ᱤᱱᱟᱹ ᱛᱮᱜᱮᱧ ᱪᱷᱩᱴᱟᱹᱣ ᱞᱮᱱ ᱜᱮ ᱟᱨ ᱱᱩᱱᱟᱹᱜ ᱢᱚᱵᱟᱭᱤᱞ ᱵᱚᱱ ᱤᱭᱩᱡᱮᱜᱼᱟ ᱢᱚᱵᱟᱭᱤᱞ ᱞᱮᱠᱟ ᱜᱮ ᱟᱯᱮᱭᱟᱜ ᱞᱟᱭᱤᱯᱷ ᱦᱚᱸ ᱠᱚᱢᱯᱮᱭᱟᱨ ᱯᱮᱥᱮ ᱢᱟᱱᱮ ᱪᱟᱸᱫᱚ ᱵᱚᱸᱜᱟ ᱡᱟᱦᱟᱸ ᱞᱮᱠᱟ ᱢᱟᱱᱮ ᱢᱚᱵᱟᱭᱤᱞ ᱨᱮ ᱢᱟᱲᱟᱝ ᱠᱷᱚᱱᱟᱜ ᱜᱮ ᱟᱹᱰᱤ ᱜᱟᱱ ᱮᱯᱞᱤᱠᱮᱥᱚᱱ ᱠᱚ ᱤᱱᱥᱴᱚᱞ ᱛᱟᱦᱮᱱᱟ ᱡᱚᱠᱷᱚᱱ ᱵᱚᱱ ᱠᱤᱨᱤᱧᱟ ᱵᱚᱱ ᱟᱠᱚ ᱨᱤᱡ ᱢᱟᱱᱮ ᱵᱮᱱᱟᱣᱤᱡ ᱜᱮ ᱦᱟᱸᱜ ᱮ ᱚᱱᱟ ᱮᱯᱞᱤᱠᱮᱥᱚᱱ ᱠᱚᱭ ᱫᱚᱦᱚ ᱠᱟᱜᱼᱟ ᱛᱟᱨᱯᱚᱨᱮ ᱟᱵᱚᱣᱟᱜ ᱡᱟᱦᱟᱸ ᱛᱤᱱᱟᱹᱜ ᱫᱚᱨᱠᱟᱨ ᱚᱱᱟ ᱠᱚ ᱟᱵᱚ ᱵᱚᱱ ᱤᱱᱥᱴᱚᱞᱟ ᱟᱨ ᱚᱱᱠᱟ ᱜᱮ ᱟᱵᱚ ᱞᱟᱭᱤᱯᱷ ᱨᱮᱦᱚᱸ ᱡᱟᱦᱟᱸ ᱪᱟᱸᱫᱚ ᱵᱚᱸᱜᱟ ᱢᱟᱲᱟᱝ ᱠᱷᱚᱱᱟᱜ ᱯᱷᱚᱝᱥᱚᱱᱮ ᱫᱚᱦᱚ ᱟᱠᱟᱫ ᱵᱚᱱᱟ ᱚᱱᱟ ᱢᱟ ᱢᱮᱱᱟᱜ ᱜᱮᱛᱟ ᱵᱚᱱᱟ ᱮᱯᱞᱤᱠᱮᱥᱚᱱ ᱢᱟ ᱚᱸᱰᱮ ᱟᱵᱚ ᱟᱵᱚᱣᱟᱜ ᱡᱟᱹᱨᱩᱨᱟᱛ ᱦᱤᱥᱟᱹᱵ ᱛᱮ ᱵᱮᱥ ᱵᱮᱥ ᱮᱯᱞᱤᱠᱮᱥᱚᱱ ᱵᱚᱱ ᱰᱟᱣᱩᱱᱞᱳᱰᱟ ᱟᱵᱚ ᱡᱩᱫᱤ ᱦᱚᱲ ᱧᱮᱞ ᱛᱮ ᱨᱟᱹᱜᱤ ᱟᱹᱲᱤᱥ ᱦᱟᱱᱟ ᱱᱚᱣᱟ ᱵᱚᱱ ᱰᱟᱣᱩᱱᱞᱳᱰ ᱤᱱᱟᱹᱠᱷᱟᱱ ᱟᱵᱚᱣᱟᱜ ᱜᱮ ᱵᱚᱦᱚᱜ ᱢᱟ ᱦᱟᱢᱟᱞᱚᱜᱼᱟ ᱥᱮ ᱫᱩᱠ ᱠᱚ ᱮᱢᱟᱱ ᱠᱚ ᱚᱱᱟ ᱠᱚ ᱟᱵᱚ ᱱᱤᱡᱮ ᱛᱮᱜᱮ ᱵᱚᱱ ᱜᱚᱦᱚᱲ ᱟᱹᱜᱩ ᱡᱚᱝ ᱠᱟᱱᱟ ᱛᱚ ᱥᱚᱵᱩ ᱵᱟᱲᱮ ᱵᱮᱥ ᱡᱤᱱᱤᱥ ᱵᱮᱥ ᱵᱟᱲᱟᱭ ᱨᱮᱱᱟᱜ ᱯᱚᱡᱮᱴᱤᱵᱷᱤᱴᱤ ᱟᱵᱚ ᱵᱷᱤᱛᱨᱤ ᱨᱮᱵᱚᱱ ᱫᱚᱦᱚᱭ ᱢᱟ ᱟᱨ ᱚᱱᱟ ᱞᱟᱹᱜᱤᱫ ᱜᱮ ᱟᱵᱚ ᱟᱵᱚ ᱴᱷᱮᱱ ᱦᱚᱸ ᱯᱷᱟᱸᱠᱟ ᱢᱮᱱᱟᱜᱼᱟ ᱢᱮᱢᱳᱨᱤ ᱠᱚ ᱡᱟᱦᱟᱸ ᱢᱟᱱᱮ ᱡᱟᱦᱟᱸ ᱛᱤᱱᱟᱹᱜ ᱪᱟᱸᱫᱚ ᱵᱚᱸᱜᱟᱭ ᱮᱢ ᱟᱠᱟᱫ ᱵᱚᱱᱟᱭ ᱮᱢ ᱠᱟᱱᱟ ᱟᱨ ᱵᱟᱹᱠᱤᱭᱟᱜ ᱡᱟᱦᱟᱸ ᱛᱤᱱᱟᱹᱜ ᱚᱱᱟ ᱠᱚᱫᱚ ᱱᱤᱡᱮ ᱛᱮᱜᱮ ᱪᱮᱫ ᱞᱮᱠᱟᱛᱮ ᱯᱚᱡᱮᱴᱤᱵᱷ ᱟᱜ ᱟᱹᱜᱩ ᱟᱛᱤᱧ ᱫᱚᱦᱚᱭᱟ ᱤᱧ ᱯᱚᱡᱮᱴᱤᱵᱷ ᱞᱟᱭᱤᱯᱷ ᱨᱤᱧ ᱛᱟᱦᱮᱱᱟ ᱚᱱᱟ ᱫᱚ ᱟᱵᱚ ᱪᱮᱛᱟᱱ ᱨᱮ ᱰᱤᱯᱮᱱᱰ ᱟᱭ ᱟᱨ ᱱᱚᱝᱠᱟ ᱵᱟᱭ ᱦᱩᱭᱩᱜᱼᱟ ᱥᱮ ᱦᱚᱭ ᱵᱟᱹᱨᱰᱩ ᱞᱮᱠᱷᱟᱱᱮ ᱢᱟᱱᱮ ᱟᱵᱚ ᱚᱲᱟᱜ ᱠᱚᱵᱚᱱ ᱥᱤᱧ ᱥᱤᱧ ᱯᱟᱴᱮᱫ ᱠᱟᱜᱼᱟ ᱡᱮᱢᱚᱱ ᱵᱟᱦᱨᱮ ᱨᱮᱱᱟᱜ ᱚᱱᱟ ᱫᱷᱩᱶᱟᱹ ᱫᱷᱩᱲᱤ ᱠᱚ ᱟᱞᱚ ᱵᱚᱞᱚᱱ ᱢᱟ ᱚᱲᱟᱜ ᱵᱷᱤᱛᱤᱨ ᱮᱱᱛᱮ ᱨᱮᱦᱚᱸ ᱠᱤᱪᱷᱤ ᱫᱷᱩᱲᱤ ᱠᱚᱫᱚ ᱟᱵᱚᱣᱟᱜ ᱚᱲᱟᱜ ᱵᱷᱤᱛᱤᱨ ᱵᱚᱞᱚᱱ ᱜᱮᱭᱟ ᱚᱱᱠᱟ ᱜᱮ ᱟᱯᱮ ᱦᱚᱸ ᱢᱤᱫᱴᱟᱝ ᱵᱟᱣᱩᱱᱰᱟᱨᱤ ᱫᱚᱦᱚᱭ ᱯᱮ ᱦᱮᱸ ᱱᱩᱭ ᱦᱚᱲ ᱤᱧ ᱥᱚᱵᱩ ᱵᱟᱲᱮ ᱢᱟᱱᱮ ᱱᱮᱜᱮᱴᱤᱵᱷ ᱜᱮ ᱨᱚᱲᱤᱧ ᱠᱟᱱᱟᱭ ᱩᱱᱤ ᱴᱷᱮᱱ ᱠᱷᱚᱱᱟᱜ ᱠᱟᱹᱡ ᱥᱟᱦᱟ ᱨᱤᱧ ᱛᱟᱦᱮᱱᱟ ᱛᱚ ᱧᱮᱞ ᱯᱮ ᱦᱚᱭ ᱵᱟᱹᱨᱰᱩ ᱦᱤᱡᱩᱜ ᱥᱚᱢᱚᱭ ᱚᱲᱟᱜ ᱠᱚᱢ ᱥᱤᱧ ᱠᱟᱜ ᱨᱮᱦᱚᱸ ᱠᱟᱹᱴᱤᱡ ᱫᱚ ᱫᱷᱩᱲᱤ ᱫᱚ ᱵᱚᱞᱚᱱ ᱜᱮᱭᱟ ᱛᱚ ᱚᱱᱟ ᱫᱷᱩᱲᱤ ᱵᱚᱞᱚᱱ ᱠᱟᱱ ᱠᱷᱟᱹᱛᱤᱨ ᱟᱯᱮ ᱫᱚ ᱪᱮᱫ ᱦᱚᱭ ᱵᱟᱹᱨᱰᱩ ᱥᱟᱞᱟᱜ ᱯᱮ ᱛᱟᱯᱟᱢᱟ ᱵᱟᱝᱟ ᱟᱯᱮ ᱚᱱᱟ ᱚᱲᱟᱜ ᱠᱚᱯᱮ ᱡᱚᱜ ᱥᱟᱯᱷᱟᱭᱟ ᱟᱨ ᱯᱮ ᱡᱟᱦᱟᱸ ᱯᱮ ᱢᱟᱲᱟᱝ ᱞᱮᱠᱟ ᱯᱮ ᱫᱚᱭᱱᱤᱝ ᱫᱤᱱᱚ ᱡᱤᱵᱚᱱ ᱛᱟᱯᱮ ᱚᱱᱠᱟ ᱜᱮᱯᱮ ᱠᱟᱴᱟᱣᱟ ᱛᱚ ᱚᱱᱠᱟ ᱜᱮ ᱩᱱᱤ ᱦᱚᱲ ᱱᱮᱜᱮᱴᱤᱵᱷ ᱜᱮᱭᱟ ᱵᱟᱰᱟᱭ ᱜᱮᱭᱟ ᱯᱮ ᱩᱱᱤ ᱥᱟᱞᱟᱜ ᱥᱟᱺᱜᱤᱧ ᱨᱮᱯᱮ ᱛᱟᱦᱮᱱ ᱨᱮᱦᱚᱸ ᱩᱱᱤ ᱟᱯᱮ ᱵᱟᱨᱮᱛᱮ ᱨᱚᱲ ᱜᱮᱭᱟ ᱟᱯᱮᱭᱟᱜ ᱢᱟᱭᱤᱱᱰ ᱨᱮ ᱱᱮᱜᱮᱴᱤᱵᱷᱤᱴᱤ ᱟᱹᱜᱩᱭ ᱜᱮᱭᱟ ᱟᱯᱮ ᱰᱤᱯᱨᱮᱥᱚᱱ ᱛᱮ ᱤᱫᱤ ᱯᱮ ᱜᱮᱭᱟᱭ ᱛᱚ ᱟᱯᱮ ᱥᱚᱵᱩ ᱵᱟᱲᱮ ᱩᱱᱤ ᱴᱷᱮᱱ ᱠᱷᱚᱱᱟᱜ ᱥᱟᱭᱤᱰ ᱨᱮ ᱛᱟᱦᱮᱱ ᱯᱮ ᱤᱱᱟᱹ ᱯᱚᱨᱮ ᱦᱚᱸ ᱩᱱᱤᱭᱟᱜ ᱤᱯᱷᱮᱠᱴ ᱟᱯᱮ ᱪᱮᱛᱟᱱ ᱨᱮᱫᱚ ᱯᱟᱲᱟᱜ ᱜᱮᱭᱟ ᱛᱚ ᱯᱟᱲᱟᱜ ᱨᱮᱦᱚᱸ ᱟᱯᱮ ᱚᱱᱟ ᱵᱟᱝ ᱨᱤᱥᱤᱵᱷ ᱟᱛᱮ ᱚᱸᱰᱮ ᱠᱷᱚᱱᱟᱜ ᱠᱟᱹᱡ ᱢᱟᱭᱤᱱᱰ ᱛᱟᱯᱮ ᱟᱯᱮ ᱥᱟᱦᱟᱭ ᱯᱮ ᱟᱨ ᱟᱯᱮᱭᱟᱜ ᱡᱟᱦᱟᱸ ᱞᱮᱠᱟ ᱰᱮᱞᱤ ᱞᱟᱭᱤᱯᱷ ᱡᱟᱦᱟᱸ ᱞᱮᱠᱟ ᱜᱮ ᱵᱟᱧᱪᱟᱜ ᱨᱮᱱᱟᱜ ᱛᱟᱦᱮᱸ ᱠᱟᱱᱟ ᱚᱱᱠᱟ ᱜᱮ ᱛᱟᱦᱮᱱ ᱯᱮ ᱛᱚ ᱟᱵᱚᱣᱟᱜ ᱟᱥ ᱯᱟᱥ ᱨᱮ ᱟᱹᱰᱤ ᱯᱨᱚᱠᱟᱨ ᱦᱚᱲ ᱠᱚ ᱛᱟᱦᱮᱱᱟᱠᱚ ᱟᱨ ᱩᱱᱠᱩ ᱴᱷᱮᱱ ᱠᱷᱚᱱᱟᱜ ᱪᱮᱫ ᱞᱮᱠᱟ ᱵᱟᱧᱪᱟᱣ ᱟᱛᱮ ᱟᱯᱮ ᱯᱮ ᱛᱟᱦᱮᱱᱟ ᱚᱱᱟ ᱫᱚ ᱟᱯᱮ ᱪᱮᱛᱟᱱ ᱨᱮ ᱰᱤᱯᱮᱱᱰ ᱟᱭ ᱟᱨ ᱯᱷᱮᱞᱭᱩᱭᱟᱨ ᱫᱚ ᱛᱤᱥ ᱨᱮᱦᱚᱸ ᱢᱤᱫᱴᱟᱝ ᱢᱟᱱᱮ ᱥᱟᱢᱟᱱᱱᱚ ᱥᱟᱵᱽᱡᱮᱠᱴ ᱤᱫᱤᱭᱟᱛᱮ ᱠᱤ ᱢᱤᱫᱴᱟᱝ ᱪᱟᱹᱠᱨᱤ ᱵᱟᱝ ᱧᱟᱢ ᱤᱫᱤ ᱟᱛᱮᱢ ᱯᱷᱮᱞᱭᱩᱭᱟᱨ ᱮᱱᱟ ᱞᱟᱭᱤᱯᱷ ᱨᱮ ᱚᱱᱠᱟ ᱫᱚ ᱵᱟᱝᱟ ᱟᱯ ᱮᱱᱰ ᱰᱟᱣᱩᱱ ᱫᱚ ᱢᱮᱱᱟᱜ ᱜᱮᱭᱟ ᱛᱚ ᱪᱟᱹᱠᱨᱤ ᱵᱟᱢ ᱧᱟᱢ ᱠᱮᱜᱼᱟ ᱢᱮᱱᱛᱮ ᱞᱟᱭᱤᱯᱷ ᱛᱟᱢ ᱫᱚ ᱮᱱᱰ ᱮᱱᱟ ᱚᱱᱠᱟ ᱦᱚᱸ ᱵᱟᱝᱟ ᱦᱩᱭ ᱟᱛᱚ ᱟᱨᱦᱚᱸ ᱱᱟᱣᱟ ᱪᱮᱯᱴᱟᱨ ᱠᱷᱩᱞᱟᱹᱜ ᱠᱟᱱ ᱛᱟᱢᱟ ᱟᱢᱟᱜ ᱞᱟᱭᱤᱯᱷ ᱨᱮᱱᱟᱜ ᱢᱤᱫᱴᱟᱝ ᱱᱟᱣᱟ ᱠᱟᱹᱦᱱᱤ ᱚᱞᱚᱜᱚᱜ ᱠᱟᱱᱟ ᱟᱨ ᱥᱚᱵᱩ ᱜᱷᱟᱹᱲᱤᱡ ᱤᱧ ᱞᱟᱹᱭ ᱠᱟᱜᱼᱟ ᱟᱯᱮᱭᱟᱜ ᱯᱷᱤᱞᱤᱢ ᱨᱤᱱᱤᱡ ᱟᱯᱮᱭᱟᱜ ᱡᱤᱵᱚᱱ ᱨᱤᱱᱤᱡ ᱦᱤᱨᱳ ᱢᱟ ᱟᱯᱮ ᱱᱤᱡᱮ ᱜᱮ ᱛᱚ ᱢᱤᱫ ᱡᱚᱠᱷᱟ ᱯᱷᱮᱞᱩᱭᱟᱨ ᱮᱱᱟ ᱢᱮᱱᱛᱮ ᱱᱚᱸᱰᱮ ᱜᱮᱢ ᱫᱩᱲᱩᱵ ᱛᱷᱤᱨ ᱮᱱᱟ ᱠᱤ ᱵᱚᱦᱚᱜ ᱛᱤᱨᱩᱵ ᱟᱛᱮᱢ ᱫᱩᱲᱩᱵ ᱮᱱ ᱠᱷᱟᱱ ᱜᱮᱛᱚ ᱪᱟᱵᱟᱜᱼᱟ ᱟᱯᱮ ᱟᱨᱦᱚᱸ ᱫᱚᱥᱨᱟ ᱥᱴᱟᱨᱴ ᱯᱮ ᱨᱤᱥᱴᱟᱨᱴ ᱯᱮ ᱟᱯᱮᱭᱟᱜ ᱞᱟᱭᱤᱯᱷ ᱪᱮᱫ ᱞᱮᱠᱟᱛᱮ ᱢᱟᱲᱟᱝ ᱛᱤᱧ ᱞᱟᱦᱟᱜᱼᱟ ᱪᱟᱹᱠᱨᱤ ᱜᱮᱥᱮᱱ ᱵᱟᱝ ᱦᱩᱭᱮᱱᱟ ᱟᱨ ᱚᱠᱟ ᱠᱷᱮᱛᱨᱚ ᱨᱮ ᱤᱧ ᱢᱟᱲᱟᱝ ᱛᱤᱧ ᱪᱟᱞᱟᱣ ᱫᱟᱲᱮᱭᱟᱜᱼᱟ ᱟᱯᱮ ᱵᱷᱤᱛᱨᱤ ᱨᱮ ᱤᱱᱟᱹ ᱢᱟᱱᱮ ᱥᱚᱠᱠᱷᱚᱢᱚᱛᱟ ᱫᱚ ᱢᱮᱱᱟᱜ ᱜᱮᱛᱟ ᱯᱮᱭᱟ ᱟᱨ ᱵᱟᱝᱠᱷᱟᱱ ᱫᱚ ᱢᱤᱫᱴᱟᱝ ᱪᱟᱹᱠᱨᱤ ᱞᱟᱹᱜᱤᱫ ᱩᱱᱟᱹᱜ ᱵᱚᱨᱥᱚ ᱯᱚᱨᱤᱥᱨᱚᱢ ᱨᱮᱱᱟᱜ ᱚᱠᱚᱭ ᱴᱷᱮᱱ ᱤᱭᱟᱹ ᱢᱮᱱᱟᱜᱼᱟ ᱟᱯᱮ ᱦᱚᱸᱛᱚ ᱯᱷᱩᱨᱛᱤ ᱵᱟᱲᱟ ᱠᱮᱭᱟ ᱯᱮ ᱦᱩᱱᱟᱹᱝ ᱵᱟᱝᱟ ᱛᱚ ᱯᱷᱩᱨᱛᱤ ᱵᱟᱝ ᱯᱷᱩᱨᱛᱤ ᱟᱛᱮᱫ ᱚᱱᱟ ᱪᱟᱹᱠᱨᱤ ᱦᱟᱥᱚᱞ ᱞᱟᱹᱜᱤᱫ ᱛᱮ ᱩᱱᱟᱹᱜ ᱥᱚᱢᱚᱭ ᱡᱩᱫᱤ ᱮᱢ ᱫᱟᱲᱮ ᱠᱟᱜᱼᱟ ᱯᱮ ᱟᱯᱮ ᱴᱷᱮᱱ ᱢᱟ ᱛᱚᱠᱷᱚᱱ ᱢᱟ ᱮᱠᱟᱜᱽᱨᱚᱛᱟ ᱨᱮᱱᱟᱜ ᱥᱚᱠᱛᱤ ᱢᱮᱱᱟᱜ ᱛᱟᱯᱮᱭᱟ ᱢᱤᱫᱴᱟᱝ ᱠᱟᱹᱢᱤ ᱨᱮ ᱫᱷᱮᱭᱟᱱ ᱮᱢ ᱫᱟᱲᱮ ᱨᱮᱱᱟᱜ ᱥᱚᱠᱛᱤ ᱢᱮᱱᱟᱜ ᱛᱟᱯᱮᱭᱟ ᱢᱟᱱᱮ ᱠᱟᱹᱴᱤᱡ ᱠᱟᱹᱴᱤᱡ ᱡᱤᱱᱤᱥ ᱡᱟᱦᱟᱸ ᱟᱯᱮ ᱵᱷᱤᱛᱤᱨ ᱨᱮ ᱢᱮᱱᱟᱜᱼᱟ ᱥᱮ ᱯᱚᱡᱤᱴᱤᱵᱷᱤᱴᱤ ᱚᱱᱟ ᱠᱚᱜᱮ ᱤᱭᱩᱴᱤᱞᱟᱭᱤᱡᱽ ᱯᱮ ᱟᱨᱦᱚᱸ ᱚᱱᱟ ᱡᱤᱱᱤᱥᱴᱟ ᱤᱭᱩᱴᱤᱞᱟᱭᱤᱡᱽ ᱟᱛᱮᱫ ᱮᱴᱟᱜ ᱠᱟᱹᱢᱤ ᱨᱮᱦᱚᱸ ᱟᱯᱮ ᱤᱱᱟᱹᱜ ᱜᱮ ᱮᱠᱟᱜᱽᱨᱚᱛᱟ ᱯᱮ ᱮᱢ ᱫᱟᱲᱮᱭᱟᱜᱼᱟ ᱤᱧ ᱱᱤᱱᱟᱹᱜ ᱢᱟᱧ ᱞᱟᱹᱭ ᱫᱟᱲᱮᱭᱟᱜᱼᱟ ᱠᱤ ᱡᱩᱫᱤ ᱢᱟᱱᱮ ᱮᱛᱚᱦᱚᱵ ᱨᱮ ᱠᱟᱹᱴᱤᱡ ᱠᱟᱹᱴᱤᱡ ᱮᱴᱟᱜ ᱡᱟᱦᱟᱸ ᱠᱚᱢᱯᱤᱴᱤᱴᱚᱨ ᱠᱚ ᱛᱟᱦᱮᱱᱟ ᱩᱱᱠᱩ ᱥᱟᱞᱟᱜ ᱵᱟᱯᱮ ᱫᱟᱲᱮᱭᱟᱜ ᱨᱮᱦᱚᱸ ᱠᱤᱱᱛᱩ ᱡᱩᱫᱤ ᱟᱯᱮᱭᱟᱜ ᱢᱟᱱᱮ ᱤᱱᱟᱹᱝ ᱫᱷᱚᱨᱡᱚ ᱥᱚᱠᱛᱤ ᱢᱮᱱᱟᱜᱼᱟ ᱟᱯᱮᱭᱟᱜ ᱤᱱᱟᱹᱝ ᱮᱠᱟᱜᱽᱨᱚᱛᱟ ᱢᱮᱱᱟᱜᱼᱟ ᱢᱤᱫ ᱫᱤᱱ ᱦᱤᱞᱳᱜ ᱚᱱᱟ ᱠᱟᱹᱢᱤ ᱨᱮ ᱢᱟᱱᱮ ᱱᱤᱦᱟᱹᱛᱤ ᱟᱯᱮ ᱯᱮ ᱡᱤᱛᱠᱟᱹᱨᱚᱜ ᱜᱮᱭᱟ ᱢᱟᱲᱟᱝ ᱚᱜ ᱜᱮᱭᱟ ᱯᱮ ᱩᱱᱠᱩ ᱠᱷᱚᱱᱟᱜ ᱫᱚᱥ ᱫᱚᱥ ᱡᱟᱸᱜᱟ ᱢᱟᱲᱟᱝ ᱛᱮᱯᱮ ᱞᱟᱦᱟᱜ ᱜᱮᱭᱟ ᱟᱨ ᱚᱱᱟ ᱵᱟᱝᱟ ᱥᱮ ᱵᱷᱟᱜᱽᱜᱚ ᱦᱚᱸ ᱢᱤᱢᱤᱫ ᱡᱚᱠᱷᱟ ᱥᱟᱛ ᱵᱟᱭ ᱮᱢᱚᱜ ᱟᱭ ᱛᱚ ᱡᱟᱦᱟᱸᱭ ᱠᱚ ᱟᱯᱮ ᱠᱷᱚᱱᱟᱜ ᱵᱟᱝ ᱫᱟᱲᱮᱜ ᱠᱚ ᱦᱚᱸ ᱧᱮᱞᱮᱫ ᱠᱚᱣᱟ ᱯᱮ ᱪᱟᱹᱠᱨᱤ ᱠᱮᱜᱼᱟ ᱠᱚ ᱠᱤ ᱠᱚ ᱢᱟᱲᱟᱝ ᱮᱱᱟ ᱠᱚ ᱛᱚ ᱪᱮᱫ ᱦᱚᱸ ᱵᱟᱝ ᱠᱟᱱᱟ ᱟᱠᱚᱣᱟᱜ ᱵᱷᱟᱜᱽᱜᱚ ᱥᱟᱛᱮ ᱮᱢᱟᱜ ᱠᱚᱣᱟᱭ ᱟᱠᱚ ᱠᱚ ᱢᱟᱲᱟᱝ ᱮᱱᱟ ᱠᱚ ᱠᱤᱱᱛᱩ ᱟᱯᱮ ᱢᱟ ᱪᱮᱥᱴᱟ ᱢᱟ ᱯᱩᱨᱟᱹ ᱜᱮᱯᱮ ᱪᱮᱥᱴᱟ ᱞᱮᱫᱼᱟ ᱥᱮ ᱟᱯᱮᱭᱟᱜ ᱢᱚᱱᱮ ᱱᱤᱱᱟᱹᱜ ᱞᱟᱹᱭ ᱟᱯᱮ ᱥᱟᱱ ᱛᱟᱦᱮᱸ ᱯᱮ ᱠᱤ ᱦᱚᱸ ᱤᱧ ᱡᱟᱦᱟᱸ ᱢᱟᱱᱮ ᱪᱷᱩᱴᱟᱹᱣ ᱫᱩᱧ ᱪᱷᱩᱴᱟᱹᱣ ᱞᱮᱱ ᱜᱮᱭᱟ ᱚᱱᱟ ᱞᱟᱹᱜᱤᱫ ᱡᱮ ᱢᱤᱫ ᱢᱤᱱᱤᱴ ᱦᱚᱸ ᱱᱚᱥᱴᱚ ᱞᱮᱫ ᱟᱹᱧ ᱚᱱᱟ ᱥᱚᱢᱚᱭ ᱚᱱᱠᱟ ᱵᱟᱝᱟ ᱤᱧᱤᱧ ᱪᱮᱥᱴᱟ ᱟᱠᱟᱫ ᱜᱮᱭᱟ ᱪᱮᱥᱴᱟ ᱛᱩᱞᱩᱡ ᱦᱚᱸ ᱵᱟᱹᱧ ᱧᱟᱢ ᱟᱠᱟᱫ ᱜᱮᱭᱟ ᱛᱚ ᱱᱚᱝᱠᱟ ᱜᱮ ᱞᱟᱭᱤᱯᱷ ᱢᱟ ᱢᱤᱫᱴᱟᱝ ᱪᱮᱯᱴᱟᱨ ᱵᱚᱱᱫᱚᱜᱼᱟ ᱟᱨ ᱢᱤᱫᱴᱟᱝ ᱪᱮᱯᱴᱟᱨ ᱠᱷᱩᱞᱟᱹᱜᱼᱟ ᱟᱨ ᱢᱟᱲᱟᱝ ᱛᱮᱦᱚᱸ ᱞᱟᱦᱟᱜᱼᱟ ᱟᱵᱚ ᱫᱚ ᱢᱤᱫ ᱫᱤᱱ ᱵᱟᱨᱥᱤᱧ ᱨᱮᱱᱟᱜ ᱠᱟᱹᱦᱱᱤ ᱫᱚ ᱵᱟᱝ ᱠᱟᱱ ᱛᱟᱵᱚᱱᱟ ᱛᱤᱱᱟᱹᱜ ᱫᱤᱱ ᱪᱟᱸᱫᱚ ᱵᱚᱸᱜᱟ ᱡᱤᱣᱤ ᱨᱮ ᱫᱚᱦᱚ ᱠᱟᱵᱚᱱᱟ ᱤᱱᱟᱹᱜ ᱫᱤᱱ ᱨᱮᱱᱟᱜ ᱠᱟᱹᱦᱱᱤ ᱠᱟᱱᱟ ᱛᱚ ᱢᱤᱫᱴᱟᱝ ᱡᱤᱱᱤᱥ ᱨᱮ ᱯᱷᱮᱞᱩᱭᱟᱨ ᱮᱱᱟᱹᱧ ᱢᱮᱱᱛᱮ ᱯᱩᱨᱟᱹᱧ ᱯᱷᱮᱞᱩᱭᱟᱨ ᱮᱱᱟ ᱚᱱᱠᱟ ᱫᱚ ᱵᱟᱝᱟ ᱪᱟᱸᱫᱚ ᱵᱚᱸᱜᱟ ᱟᱨᱦᱚᱸ ᱟᱹᱰᱤ ᱫᱤᱱ ᱡᱤᱣᱤ ᱨᱮ ᱫᱚᱦᱚᱧ ᱠᱟᱱ ᱜᱮᱭᱟ ᱱᱟᱦᱟᱜ ᱟᱨᱦᱚᱸ ᱟᱹᱰᱤ ᱜᱟᱱ ᱫᱤᱱ ᱢᱮᱱᱟᱜ ᱜᱮᱭᱟ ᱛᱚ ᱡᱷᱚᱛᱚ ᱫᱤᱱ ᱢᱤᱫᱴᱟᱝ ᱱᱟᱣᱟ ᱤᱧᱟᱹᱜ ᱞᱟᱭᱤᱯᱷ ᱨᱮ ᱦᱤᱡᱩᱜ ᱠᱟᱱᱟ ᱛᱚ ᱢᱟᱲᱟᱝ ᱛᱤᱧ ᱞᱟᱦᱟᱜ ᱜᱮᱭᱟ ᱛᱚ ᱛᱮᱦᱮᱧᱟᱜ ᱫᱚ ᱱᱟᱦᱟᱜ ᱱᱚᱝᱠᱟ ᱜᱮ ᱞᱟᱹᱭ ᱟᱛᱮᱧ ᱢᱩᱪᱟᱹᱫ ᱠᱟᱜ ᱠᱟᱱ ᱛᱟᱵᱚᱱᱟ ᱦᱮᱸ ᱥᱮ ᱟᱨ ᱯᱷᱮᱞᱭᱩᱭᱟᱨ ᱫᱚ ᱯᱷᱮᱞᱭᱩᱭᱟᱨ ᱫᱚ ᱵᱟᱝ ᱠᱟᱱᱟ ᱥᱤᱠᱷᱱᱟᱹᱛ ᱠᱟᱱᱟ ᱚᱱᱟ ᱫᱚ ᱟᱯᱮ ᱥᱴᱨᱚᱝ ᱵᱮᱱᱟᱣ ᱞᱟᱹᱜᱤᱫ ᱟᱯᱮ ᱟᱨᱦᱚᱸ ᱫᱩᱠ ᱥᱟᱦᱟᱣ ᱨᱮᱱᱟᱜ ᱥᱚᱠᱛᱤ ᱮᱢ ᱞᱟᱹᱜᱤᱫ ᱱᱚᱣᱟ ᱫᱚ ᱦᱩᱭᱩᱜ ᱠᱟᱱᱟ